ᱟᱵᱚ ᱥᱚᱢᱟᱡᱽ ᱛᱟᱞᱟᱨᱮ ᱡᱚᱛᱚ ᱦᱚᱲᱟᱜ ᱜᱮ ᱯᱚᱨᱤᱵᱟᱨ ᱛᱟᱵᱚ ᱢᱮᱱᱟᱜᱼᱟ ᱚᱠᱚᱭᱟᱜ ᱫᱚ ᱦᱩᱰᱤᱧ ᱯᱚᱨᱤᱵᱟᱨ ᱠᱚᱢ ᱦᱚᱲ ᱠᱚ ᱛᱟᱦᱮᱱ ᱠᱟᱱᱟ ᱚᱠᱚᱭ ᱠᱚᱫᱚ ᱥᱟᱸᱜᱮ ᱦᱚᱲ ᱠᱚ ᱛᱟᱦᱮᱱ ᱠᱟᱱᱟ ᱟᱠᱚ ᱫᱚ ᱢᱟᱨᱟᱝ ᱯᱚᱨᱤᱵᱟᱨ ᱠᱟᱱᱟ ᱛᱚᱵᱮ ᱢᱤᱫᱴᱟᱝ ᱦᱩᱰᱤᱧ ᱯᱚᱨᱤᱵᱟᱨ ᱨᱮ ᱪᱚᱲᱟᱣ ᱟᱨ ᱥᱟᱸᱜᱮ ᱯᱚᱨᱤᱵᱟᱨ ᱨᱮ ᱪᱚᱲᱟᱣ ᱱᱚᱣᱟ ᱠᱚ ᱤᱫᱤ ᱠᱟᱛᱮ ᱜᱮ ᱛᱮᱦᱮᱧᱟᱜ ᱜᱟᱞᱢᱟᱨᱟᱣ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱡᱚᱦᱟᱨ ᱛᱚᱵᱮ ᱱᱟᱢᱰᱮ ᱟᱵᱚ ᱦᱤᱡᱩᱜ ᱠᱟᱱᱟ ᱢᱟᱨᱟᱝ ᱯᱚᱨᱤᱵᱟᱨ ᱵᱟ ᱥᱟᱸᱜᱮ ᱦᱚᱲ ᱢᱤᱫᱴᱤᱡ ᱯᱚᱨᱤᱵᱟᱨ ᱨᱮ ᱪᱮᱫ ᱞᱮᱠᱟ ᱠᱚ ᱛᱟᱦᱮᱱᱟ ᱪᱮᱫ ᱞᱮᱠᱟ ᱛᱟᱦᱮᱸ ᱞᱮᱱᱠᱷᱟᱱ ᱟᱠᱚ ᱵᱮᱥ ᱠᱚ ᱛᱟᱦᱮᱱᱟ ᱱᱚᱣᱟ ᱠᱚ ᱤᱫᱤ ᱠᱟᱛᱮ ᱜᱮ ᱛᱮᱦᱮᱧ ᱟᱵᱚ ᱜᱟᱞᱢᱟᱨᱟᱣ ᱢᱤᱫᱟᱵᱚ ᱱᱚᱰᱮ ᱛᱤᱱᱟᱹᱜ ᱜᱟᱱ ᱠᱟᱛᱷᱟ ᱦᱤᱡᱩᱜᱼᱟ ᱥᱟᱸᱜᱮ ᱯᱚᱨᱤᱵᱟᱨ ᱨᱮ ᱛᱟᱦᱮᱸ ᱞᱮᱱᱠᱷᱟᱱ ᱛᱤᱱᱟᱹᱜ ᱜᱟᱱ ᱠᱟᱛᱷᱟ ᱟᱵᱚ ᱟᱵᱚ ᱵᱷᱤᱛᱟᱹᱨ ᱨᱮ ᱜᱟᱯᱟᱞᱢᱟᱨᱟᱣ ᱢᱤᱫ ᱯᱟᱲᱟᱜᱼᱟ ᱯᱨᱚᱛᱷᱚᱢ ᱨᱮ ᱟᱵᱚ ᱟᱵᱚ ᱵᱷᱟᱹᱭ ᱵᱷᱟᱹᱭ ᱵᱚᱭᱦᱟ ᱵᱚᱭᱦᱟ ᱵᱷᱤᱛᱟᱹᱨ ᱨᱮ ᱟᱭᱳ ᱵᱟᱵᱟ ᱠᱚ ᱵᱷᱤᱛᱟᱹᱨ ᱨᱮ ᱵᱮᱥ ᱥᱩᱯᱩᱸᱡᱟᱹᱣ ᱛᱟᱦᱮᱱ ᱱᱤᱦᱟᱹᱛᱤ ᱫᱚᱨᱠᱟᱨ ᱚᱨᱛᱷᱟᱛ ᱟᱵᱚ ᱵᱷᱤᱛᱟᱹᱨ ᱨᱮ ᱡᱟᱦᱟᱱᱟᱜ ᱠᱟᱹᱢᱤ ᱠᱟᱡᱽ ᱦᱤᱡᱩᱜ ᱡᱟᱦᱟᱱᱟᱜ ᱟᱞᱳᱪᱚᱱᱟ ᱦᱤᱡᱩᱜ ᱡᱟᱦᱟᱱᱟᱜ ᱢᱟᱲᱟᱝ ᱥᱮᱫ ᱪᱤᱱᱛᱟ ᱦᱤᱡᱩᱜ ᱯᱞᱟᱱ ᱦᱤᱡᱩᱜ ᱚᱱᱟ ᱠᱚ ᱵᱷᱤᱛᱟᱹᱨ ᱨᱮ ᱟᱵᱚ ᱟᱵᱚ ᱟᱵᱚ ᱵᱷᱤᱛᱟᱹᱨ ᱨᱮ ᱜᱟᱞᱢᱟᱨᱟᱣ ᱢᱤᱫ ᱱᱤᱦᱟᱹᱛᱤ ᱫᱚᱨᱠᱟᱨ ᱜᱮᱭᱟ ᱡᱚᱛᱚ ᱦᱚᱲ ᱡᱩᱫᱤ ᱡᱚᱛᱚ ᱵᱚᱭᱦᱟ ᱟᱵᱚ ᱟᱵᱚ ᱵᱷᱤᱛᱟᱹᱨ ᱨᱮ ᱵᱟᱝ ᱵᱚ ᱜᱟᱯᱟᱞ ᱢᱟᱨᱟᱣᱟ ᱮᱱᱠᱷᱟᱱ ᱫᱚ ᱟᱵᱚ ᱵᱷᱤᱛᱟᱹᱨ ᱨᱮ ᱥᱩᱯᱩᱸᱡᱟᱹ ᱵᱟᱭ ᱛᱟᱦᱮᱱᱟ ᱚᱱᱟᱛᱮ ᱯᱨᱚᱛᱷᱚᱢ ᱨᱮ ᱥᱟᱸᱜᱮ ᱵᱚᱭᱦᱟ ᱵᱷᱤᱛᱟᱹᱨ ᱨᱮ ᱥᱟᱸᱜᱮ ᱯᱚᱨᱤᱵᱟᱨ ᱨᱮ ᱢᱤᱫᱴᱷᱮᱱ ᱫᱩᱲᱩᱵ ᱠᱟᱛᱮ ᱜᱟᱯᱟᱞᱢᱟᱨᱟᱣ ᱥᱩᱯᱩᱸᱡᱟᱹᱣ ᱱᱤᱦᱟᱹᱛᱤ ᱫᱚᱨᱠᱟᱨ ᱫᱤᱛᱤᱭᱚ ᱨᱮ ᱟᱵᱚ ᱡᱟᱦᱟᱱᱟᱜ ᱵᱚ ᱠᱟᱹᱢᱤᱭᱟ ᱚᱱᱟ ᱨᱮᱭᱟᱜ ᱡᱳᱡᱚᱱᱟ ᱯᱨᱚᱥᱛᱩᱛ ᱱᱤᱦᱟᱹᱛᱤ ᱯᱟᱲᱟᱜᱼᱟ ᱡᱟᱦᱟᱱᱟᱜ ᱥᱟᱸᱜᱮ ᱵᱚᱭᱦᱟ ᱵᱷᱤᱛᱟᱹᱨ ᱨᱮ ᱥᱟᱸᱜᱮ ᱞᱮᱠᱟ ᱡᱚᱢ ᱧᱩ ᱥᱟᱸᱜᱮ ᱞᱮᱠᱟ ᱯᱮᱲᱟ ᱥᱟᱸᱜᱮ ᱞᱮᱠᱟᱱ ᱡᱚᱛᱚᱣᱟᱜ ᱜᱮ ᱥᱟᱸᱜᱮ ᱜᱮ ᱦᱩᱭᱩᱜᱼᱟ ᱚᱱᱟ ᱠᱚ ᱪᱮᱫ ᱞᱮᱠᱟᱨᱮ ᱵᱚ ᱪᱚᱲᱟᱜᱼᱟ ᱪᱮᱫ ᱞᱮᱠᱟᱨᱮ ᱵᱟᱝ ᱵᱚᱪᱚᱲᱚᱜᱼᱟ ᱛᱤᱱ ᱡᱚᱦᱚᱜ ᱪᱮᱫ ᱵᱚ ᱠᱟᱹᱢᱤᱭᱟ ᱚᱱᱟ ᱟᱵᱚ ᱟᱵᱚ ᱵᱷᱤᱛᱟᱹᱨ ᱨᱮ ᱯᱚᱨᱤᱵᱟᱨ ᱨᱮ ᱡᱟᱦᱟᱸ ᱛᱤᱱᱟᱹᱜ ᱠᱚ ᱛᱟᱦᱮᱱᱟ ᱵᱚᱭᱦᱟ ᱠᱤᱢᱤᱱ ᱚᱱᱟ ᱠᱚ ᱥᱟᱢᱟᱝ ᱫᱟᱯᱨᱟᱢ ᱜᱟᱯᱟᱞᱢᱟᱨᱟᱣ ᱱᱤᱦᱟᱹᱛᱤ ᱫᱚᱨᱠᱟᱨᱟ ᱮᱱᱠᱷᱟᱱ ᱡᱚᱛᱚ ᱦᱚᱲ ᱱᱚᱣᱟ ᱤᱫᱤ ᱠᱟᱛᱮ ᱵᱮᱥ ᱠᱚ ᱥᱩᱢᱡᱷᱟᱹᱜᱼᱟ ᱥᱩᱢᱡᱷᱟᱹᱣ ᱞᱮᱱᱠᱷᱟᱱ ᱠᱚ ᱵᱟᱲᱟᱭ ᱞᱮᱠᱷᱟᱱ ᱠᱚ ᱟᱠᱚ ᱪᱮᱫ ᱦᱚᱸ ᱵᱟᱠᱚ ᱩᱭᱦᱟᱹᱨᱟ ᱠᱷᱟᱨᱟᱯ ᱛᱤᱱᱨᱮ ᱟᱵᱚ ᱡᱟᱦᱟᱸᱭ ᱯᱚᱨᱤᱵᱟᱨ ᱨᱤᱱᱤᱡ ᱢᱩᱠᱷᱭᱟᱹ ᱛᱟᱦᱮᱱᱟᱭ ᱵᱟᱵᱟ ᱦᱳᱣ ᱠᱤ ᱢᱟᱨᱟᱝ ᱫᱟᱫᱟ ᱦᱳᱣ ᱟᱡᱟᱜ ᱠᱟᱛᱷᱟ ᱱᱤᱦᱟᱹᱛᱤ ᱟᱸᱡᱚᱢ ᱫᱚᱨᱠᱟᱨ ᱪᱮᱠᱟᱛᱮ ᱡᱟᱦᱟᱸᱭ ᱯᱚᱨᱤᱵᱟᱨ ᱨᱮ ᱞᱤᱰᱤᱝ ᱮ ᱤᱫᱤᱭᱟ ᱟᱡᱟᱜ ᱠᱟᱛᱷᱟ ᱟᱡ ᱡᱚᱛᱚ ᱦᱚᱲ ᱥᱟᱢᱟᱝ ᱨᱮ ᱠᱷᱩᱞᱟ ᱠᱷᱩᱞᱤ ᱵᱷᱟᱵᱮ ᱡᱚᱛᱚ ᱦᱚᱲᱮ ᱢᱮᱛᱟ ᱵᱚᱱ ᱫᱚᱨᱠᱟᱨ ᱢᱟᱨᱟᱝ ᱦᱚᱲ ᱢᱟᱨᱟᱝ ᱫᱟᱫᱟ ᱦᱩᱭ ᱠᱚᱜ ᱮ ᱠᱤᱢᱵᱟ ᱵᱟᱵᱟᱭ ᱦᱩᱭ ᱠᱚᱜ ᱡᱚᱛᱚ ᱦᱚᱲ ᱡᱟᱦᱟᱸ ᱛᱤᱱᱟᱹᱜ ᱵᱚ ᱛᱟᱦᱮᱱᱟ ᱯᱚᱨᱤᱵᱟᱨ ᱨᱮ ᱵᱚᱭᱦᱟ ᱠᱚ ᱩᱱᱠᱩ ᱵᱷᱤᱛᱟᱹᱨ ᱨᱮ ᱩᱱᱤ ᱠᱷᱩᱞᱟᱹ ᱠᱷᱩᱞᱤ ᱡᱩᱫᱤ ᱢᱮᱱᱟᱭ ᱟᱡᱟᱜ ᱵᱮᱥ ᱠᱟᱛᱷᱟ ᱫᱚᱵᱚ ᱜᱨᱚᱦᱚᱱᱟ ᱟᱨ ᱠᱷᱟᱨᱟᱯ ᱠᱟᱛᱷᱟ ᱫᱚ ᱟᱡ ᱵᱚ ᱵᱩᱡᱷᱟᱹᱣ ᱨᱩᱣᱟᱹᱲᱮᱭᱟ ᱚᱱ ᱚᱱᱟ ᱢᱮᱱ ᱟᱫᱟᱱ ᱯᱨᱚᱫᱟᱱ ᱠᱟᱛᱷᱟ ᱵᱟᱨᱛᱟ ᱱᱤᱦᱟᱹᱛᱤ ᱫᱚᱨᱠᱟᱨᱟ ᱪᱚᱛᱩᱨᱛᱷᱚ ᱨᱮ ᱟᱵᱚ ᱡᱟᱦᱟᱱᱟᱜ ᱵᱚ ᱠᱟᱹᱢᱤᱭᱟ ᱚᱱᱟ ᱟᱵᱚ ᱵᱷᱤᱛᱟᱹᱨ ᱨᱮ ᱡᱚᱛᱚ ᱦᱚᱲ ᱪᱮᱫ ᱵᱚ ᱠᱟᱹᱢᱤᱭᱮᱫᱼᱟ ᱢᱟᱨᱟᱝ ᱦᱚᱲ ᱡᱟᱦᱟᱸᱭ ᱢᱮᱱᱟ ᱡᱟᱦᱟᱱᱟᱜ ᱠᱟᱹᱢᱤ ᱵᱚᱨᱟᱛᱟᱭ ᱡᱟᱦᱟᱸᱭ ᱵᱚᱭᱦᱟᱭ ᱵᱚᱨᱟᱛᱮᱭᱟ ᱱᱤᱦᱟᱹᱛᱤ ᱟᱡᱟᱜ ᱠᱟᱛᱷᱟ ᱟᱸᱡᱚᱢ ᱠᱟᱛᱮ ᱠᱟᱹᱢᱤ ᱞᱟᱹᱜᱤᱫ ᱪᱮᱥᱴᱟᱭ ᱢᱟ ᱮᱱᱠᱷᱟᱱ ᱢᱟᱨᱟᱝ ᱦᱚᱲ ᱡᱟᱦᱟᱸᱭ ᱪᱤᱱᱛᱟᱹᱭᱟ ᱦᱩᱰᱤᱧ ᱦᱚᱲᱟᱜ ᱢᱚᱝᱜᱚᱞ ᱞᱟᱹᱜᱤᱫ ᱜᱮ ᱪᱤᱱᱛᱟᱭᱟᱭ ᱵᱮᱥ ᱞᱟᱹᱜᱤᱫ ᱮ ᱪᱤᱱᱛᱟᱭᱟ ᱛᱚᱵᱮ ᱱᱚᱜᱼᱚ ᱱᱚᱣᱟ ᱠᱚ ᱟᱸᱡᱚᱢ ᱞᱮᱠᱷᱟᱱ ᱟᱵᱚ ᱯᱚᱨᱤᱵᱟᱨ ᱵᱷᱤᱛᱤᱨ ᱨᱮ ᱵᱮᱥ ᱵᱚ ᱛᱟᱦᱮᱸ ᱫᱟᱲᱮᱭᱟᱜᱼᱟ ᱟᱵᱚᱣᱟᱜ ᱯᱚᱨᱤᱵᱟᱨ ᱨᱮ ᱡᱚᱢ ᱧᱩ ᱡᱚᱦᱚᱜ ᱢᱤᱫ ᱴᱷᱮᱱ ᱵᱚ ᱡᱚᱢ ᱧᱩᱭ ᱢᱟ ᱢᱟᱱᱮ ᱢᱤᱫ ᱫᱷᱟᱣ ᱨᱮ ᱫᱩᱲᱩᱵ ᱠᱟᱛᱮ ᱵᱚ ᱡᱚᱢ ᱧᱩᱭᱟ ᱡᱟᱦᱟᱸᱭ ᱡᱟᱦᱟᱸ ᱥᱮᱫ ᱵᱚ ᱥᱮᱱᱚᱜᱼᱟ ᱢᱟᱨᱟᱝ ᱦᱚᱲ ᱞᱟᱹᱭ ᱠᱟᱛᱮ ᱵᱚ ᱥᱮᱱᱚᱜᱼᱟ ᱵᱟᱝᱠᱷᱟᱱ ᱟᱭᱳᱼᱵᱟᱵᱟ ᱛᱟᱹᱠᱤᱱ ᱠᱤᱱ ᱛᱟᱦᱮᱸ ᱠᱚᱜ ᱠᱷᱟᱱ ᱟᱭᱳᱼᱵᱟᱵᱟ ᱞᱟᱹᱭ ᱠᱟᱛᱮ ᱵᱚ ᱥᱮᱱᱚᱜᱼᱟ ᱡᱟᱦᱟᱸ ᱨᱮ ᱡᱟᱦᱟᱸ ᱡᱟᱦᱟᱸ ᱛᱤᱱᱟᱹᱜ ᱫᱤᱱ ᱵᱚ ᱛᱟᱦᱮᱱᱟ ᱚᱱᱟ ᱦᱚᱸ ᱠᱷᱩᱞᱟᱹ ᱠᱷᱩᱞᱤ ᱵᱷᱟᱵᱽ ᱨᱮ ᱯᱚᱨᱤᱵᱟᱨ ᱨᱮᱱ ᱦᱚᱲ ᱵᱚ ᱢᱮᱛᱟ ᱠᱚᱣᱟ ᱮᱱᱠᱷᱟᱱ ᱚᱱᱟ ᱦᱚᱸ ᱟᱵᱚ ᱞᱟᱹᱜᱤᱫ ᱟᱵᱚ ᱯᱚᱨᱤᱵᱟᱨ ᱞᱟᱹᱜᱤᱫ ᱥᱩᱯᱩᱸᱡᱟᱹᱣ ᱛᱟᱦᱮᱱᱟ ᱯᱟᱸᱪ ᱨᱮ ᱟᱵᱚ ᱩᱱᱟᱹᱜ ᱢᱟᱨᱟᱝ ᱯᱚᱨᱤᱵᱟᱨ ᱪᱚᱲᱟᱣ ᱞᱟᱹᱜᱤᱫ ᱡᱟᱦᱟᱱᱟᱜ ᱡᱚᱢ ᱧᱩ ᱯᱚᱱᱤ ᱯᱚᱨᱤᱵᱟ ᱟᱹᱜᱩ ᱢᱟ ᱱᱤᱦᱟᱹᱛᱤ ᱫᱚᱨᱠᱟᱨ ᱜᱮᱭᱟ ᱛᱚᱵᱮ ᱟᱵᱚᱣᱟᱜ ᱥᱚᱠᱠᱷᱚᱢ ᱚᱱᱩᱥᱟᱨᱮ ᱟᱵᱚᱣᱟᱜ ᱤᱱᱠᱚᱢ ᱚᱱᱩᱥᱟᱨᱮ ᱚᱱᱟ ᱡᱚᱛᱚ ᱦᱚᱲ ᱥᱚᱢᱚᱭ ᱵᱚᱱ ᱧᱟᱢᱟ ᱡᱟᱦᱟᱸ ᱛᱤᱱ ᱡᱚᱦᱚᱜ ᱩᱱ ᱡᱚᱦᱚᱜ ᱜᱮ ᱡᱚᱛᱚ ᱦᱚᱲ ᱜᱮ ᱯᱚᱱᱤ ᱯᱚᱨᱤᱵᱟᱨ ᱦᱳ ᱯᱩᱭᱥᱟᱹ ᱯᱚᱛᱨᱚ ᱦᱳ ᱠᱟᱹᱢᱤ ᱫᱟᱹᱢᱤ ᱨᱮ ᱦᱳ ᱥᱟᱦᱟᱡᱽᱡᱚ ᱥᱚᱦᱚᱡᱳᱜᱽ ᱵᱚ ᱛᱟᱦᱮᱱᱟ ᱮᱱᱠᱷᱟᱱ ᱟᱵᱚ ᱵᱷᱤᱛᱟᱹᱨ ᱨᱮ ᱠᱷᱟᱨᱟᱯ ᱵᱩᱡᱷᱟᱹᱣᱱᱟ ᱵᱟᱭ ᱦᱤᱡᱩᱜᱼᱟ ᱡᱚᱛᱚ ᱦᱚᱲ ᱜᱮ ᱯᱚᱨᱤᱵᱟᱨ ᱵᱚ ᱪᱚᱲᱟᱣᱮᱫ ᱞᱮᱠᱟ ᱵᱩᱡᱷᱟᱹᱜᱼᱟ ᱱᱚᱜᱼᱚᱭ ᱱᱚᱝᱠᱟᱱᱟᱜ ᱠᱟᱛᱷᱟ ᱱᱚᱣᱟ ᱵᱷᱤᱛᱟᱹᱨ ᱨᱮ ᱟᱹᱰᱤᱜᱟᱱ ᱠᱟᱛᱷᱟ ᱢᱮᱱᱟᱜᱼᱟ ᱛᱚᱵᱮ ᱱᱚᱣᱟ ᱨᱮᱭᱟᱜ ᱫᱚᱥᱟᱨ ᱦᱟᱹᱴᱤᱧ ᱨᱮ ᱟᱨᱦᱚᱸ ᱥᱟᱸᱜᱮ ᱯᱚᱨᱤᱵᱟᱨ ᱥᱟᱸᱜᱮ ᱦᱚᱲ ᱪᱮᱫ ᱞᱮᱠᱟ ᱨᱮᱵᱚ ᱛᱟᱦᱮᱸ ᱫᱟᱲᱮᱭᱟᱜᱼᱟ ᱚᱱᱟ ᱵᱟᱵᱚᱫ ᱵᱚ ᱜᱟᱞᱢᱟᱨᱟᱣᱟ ᱟᱪᱪᱷᱟ ᱛᱮᱦᱮᱧ ᱫᱚ ᱱᱤᱱᱟᱹᱜ ᱜᱮᱵᱚ ᱜᱟᱞᱢᱟᱨᱟᱣᱟ ᱢᱟ ᱛᱚᱵᱮ ᱡᱚᱛᱚ ᱦᱚᱲ ᱡᱚᱦᱟᱨ ᱪᱟᱱᱮᱞ ᱥᱮᱪᱮᱫ ᱟᱠᱷᱲᱟ ᱛᱟᱞᱟᱛᱮ ᱟᱵᱚ ᱡᱚᱛᱚ ᱦᱚᱲᱟᱜ ᱵᱤᱪᱟᱹᱨ ᱵᱚ ᱫᱚᱦᱚᱭᱟ ᱞᱟᱭᱤᱠ ᱥᱟᱵᱥᱠᱨᱟᱭᱤᱵ ᱟᱨ ᱠᱚᱢᱮᱱᱴ ᱟᱞᱚ ᱵᱚ ᱦᱤᱲᱤᱧ ᱢᱟ ᱢᱟ ᱛᱚᱵᱮ ᱡᱚᱦᱟᱨ